ᱡᱚᱦᱟᱨ ᱜᱮ ᱜᱟᱛᱮ ᱠᱚ ᱠᱤᱥᱟᱱ ᱦᱟᱸᱥᱫᱟ ᱚᱯᱷᱤᱥᱤᱭᱟᱞ ᱯᱟᱦᱴᱟ ᱥᱮᱫ ᱠᱷᱚᱱ ᱥᱟᱱᱟᱢ ᱠᱚᱜᱮ ᱥᱟᱹᱜᱩᱱ ᱫᱟᱨᱟᱢ ᱛᱚ ᱛᱮᱦᱮᱧ ᱟᱵᱚ ᱦᱮᱡ ᱥᱮᱴᱮᱨ ᱢᱮᱱᱟᱜ ᱵᱚᱱᱟ ᱱᱚᱣᱟ ᱢᱩᱨᱥᱤᱫᱟᱵᱟᱫᱽ ᱡᱮᱞᱟ ᱨᱮᱱᱟᱜ ᱱᱚᱵᱚᱜᱨᱟᱢ ᱛᱷᱟᱱᱟ ᱨᱮᱱᱟᱜ ᱴᱷᱤᱠ ᱯᱚᱨᱥᱚᱱᱰᱟ ᱢᱳᱲ ᱥᱤᱫᱩ ᱠᱟᱹᱱᱩ ᱵᱷᱚᱵᱚᱱ ᱨᱮ ᱛᱚ ᱱᱚᱰᱮ ᱦᱟᱸᱜ ᱱᱩᱠᱩ ᱯᱮᱭᱟ ᱢᱟᱱᱚᱛᱤᱭᱟᱹ ᱵᱚᱱ ᱧᱟᱢ ᱟᱠᱟᱫ ᱠᱚᱣᱟ ᱟᱫᱚ ᱩᱱᱠᱩ ᱥᱟᱶ ᱛᱮᱜᱮ ᱦᱟᱸᱜ ᱵᱚᱱ ᱜᱟᱯᱟᱞ ᱢᱟᱨᱟᱜᱼᱟ ᱡᱚᱦᱟᱨ ᱜᱮ ᱟᱪᱪᱷᱟ ᱩᱯᱨᱩᱢ ᱠᱟᱹᱴᱤᱡ ᱞᱟᱹᱭ ᱤᱧ ᱫᱚ ᱢᱟᱱᱚᱛᱟ ᱱᱚᱣᱟ ᱫᱟᱦᱟᱭ ᱫᱟᱸᱥᱟᱭ ᱦᱟᱯᱲᱟᱣ ᱡᱟᱦᱟᱸ ᱧᱩᱛᱩᱢ ᱛᱮ ᱦᱩᱭᱩᱜ ᱠᱟᱱᱟ ᱩᱱᱤ ᱨᱮᱱ ᱡᱷᱮᱴ ᱵᱤᱴᱤ ᱚᱧᱡᱚᱞᱤ ᱦᱟᱸᱥᱫᱟ ᱟᱪᱪᱷᱟ ᱢᱟᱱᱚᱛᱤᱭᱟᱹ ᱦᱚᱸᱜᱼᱚᱭ ᱛᱮᱦᱮᱧ ᱦᱟᱸᱜ ᱟᱹᱢᱤᱱ ᱦᱟᱸᱥᱫᱟ ᱛᱚ ᱛᱚ ᱟᱵᱚ ᱵᱚᱱ ᱵᱟᱰᱟᱭ ᱜᱮᱭᱟ ᱦᱟᱸᱜ ᱱᱚᱣᱟ ᱢᱩᱨᱥᱤᱫᱟᱵᱟᱫᱽ ᱡᱮᱞᱟ ᱨᱮ ᱡᱟᱦᱟᱸ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱱᱚᱣᱟ ᱞᱟᱦᱟ ᱨᱮ ᱟᱹᱰᱤ ᱜᱟᱱ ᱜᱚᱢᱠᱮ ᱠᱚ ᱜᱟᱞᱚᱪᱟᱜ ᱵᱚᱱᱟ ᱞᱟᱦᱟ ᱵᱷᱤᱰᱤᱭᱳ ᱨᱮᱵᱚᱱ ᱧᱮᱞ ᱠᱮᱫᱟ ᱡᱮ ᱟᱹᱢᱤᱱ ᱦᱟᱸᱥᱫᱟ ᱛᱚ ᱱᱚᱰᱮ ᱟᱹᱢᱤᱱ ᱦᱟᱸᱥᱫᱟ ᱜᱚᱢᱠᱮ ᱨᱮᱱ ᱦᱟᱸᱜ ᱡᱷᱮᱸᱴ ᱵᱤᱴᱤ ᱵᱚᱱ ᱧᱟᱢ ᱠᱟᱫᱮᱭᱟ ᱟᱫᱚ ᱩᱱᱤ ᱥᱟᱶᱛᱮ ᱜᱮ ᱦᱟᱸᱜ ᱟᱪᱪᱷᱟ ᱱᱚᱜᱼᱚᱭ ᱡᱮ ᱵᱟᱵᱟ ᱦᱟᱸᱜ ᱡᱚᱯᱲᱟᱣ ᱛᱟᱦᱮᱸ ᱠᱟᱱᱟ ᱡᱮ ᱱᱚᱜᱼᱚᱭ ᱵᱟᱹᱭᱥᱤ ᱠᱚᱨᱮ ᱛᱚ ᱥᱮ ᱱᱚᱣᱟ ᱵᱟᱨᱮ ᱛᱮ ᱦᱟᱸᱜ ᱛᱷᱚᱲᱟ ᱞᱟᱹᱭ ᱟᱵᱚᱱ ᱢᱮ ᱵᱟᱵᱟ ᱱᱚᱣᱟ ᱵᱟᱹᱭᱥᱤ ᱵᱟᱵᱚᱫ ᱛᱮ ᱡᱚᱠᱷᱚᱱ ᱤᱧ ᱡᱚᱠᱷᱚᱱ ᱫᱚᱥ ᱵᱟᱨᱚ ᱵᱚᱪᱷᱚᱨ ᱩᱢᱟᱹᱨ ᱤᱧᱟᱹᱜ ᱵᱤᱥᱚᱭ ᱨᱮ ᱚᱱᱟ ᱞᱟᱦᱟ ᱠᱷᱚᱱ ᱜᱮ ᱟᱡ ᱡᱚᱠᱷᱚᱱ ᱜᱤᱫᱽᱨᱟᱹ ᱩᱢᱮᱨ ᱛᱟᱦᱮᱸ ᱠᱟᱱᱟ ᱥᱠᱩᱞ ᱞᱟᱭᱤᱯᱷ ᱠᱷᱚᱱ ᱜᱮ ᱱᱚᱣᱟ ᱥᱟᱱᱛᱟᱞᱤ ᱠᱟᱞᱪᱟᱨ ᱵᱟᱵᱚᱫ ᱛᱮᱫᱚ ᱠᱚᱨᱟᱣ ᱮᱫ ᱛᱟᱦᱮᱸ ᱱᱚᱜᱼᱟᱭ ᱟᱪᱪᱷᱟ ᱦᱚᱸᱜᱼᱚᱭ ᱡᱮ ᱛᱮᱦᱮᱧ ᱩᱱᱠᱩ ᱜᱚᱝᱠᱮ ᱡᱟᱦᱟᱸᱭ ᱦᱟᱸᱜ ᱵᱚᱸᱜᱟ ᱛᱟᱞᱟᱣ ᱟᱠᱟᱱ ᱛᱟᱵᱚᱱᱟ ᱟᱢᱤᱱ ᱦᱟᱸᱥᱫᱟ ᱜᱚᱝᱠᱮ ᱛᱚ ᱩᱱᱤᱭᱟᱜ ᱡᱟᱦᱟᱸ ᱫᱤᱥᱟᱹ ᱩᱭᱦᱟᱹᱨ ᱛᱮ ᱡᱮ ᱦᱚᱸᱜᱼᱚᱭ ᱫᱟᱸᱥᱟᱭ ᱦᱮᱯᱨᱟᱣ ᱥᱮ ᱫᱟᱸᱥᱟᱭ ᱮᱯᱮᱥᱮᱫ ᱱᱚᱝᱠᱟᱱ ᱟᱠᱷᱲᱟ ᱛᱚ ᱱᱚᱝᱠᱟᱱᱟᱜ ᱨᱮ ᱪᱟᱞᱟᱣ ᱵᱟᱲᱟ ᱦᱩᱭᱩᱜ ᱜᱮᱭᱟ ᱟᱢ ᱦᱟᱸᱜ ᱦᱮᱸ ᱥᱮ ᱱᱚᱝᱠᱟᱱᱟᱜ ᱨᱮ ᱪᱟᱞᱟᱣ ᱵᱟᱲᱟ ᱦᱩᱭᱩᱜ ᱜᱮᱭᱟ ᱛᱚ ᱦᱚᱸᱜᱼᱚᱭ ᱡᱮ ᱛᱤᱦᱤᱧ ᱦᱟᱸᱜ ᱟᱢ ᱦᱮᱡ ᱥᱮᱴᱮᱨ ᱢᱮᱱᱟᱜ ᱢᱮᱭᱟ ᱱᱚᱣᱟ ᱥᱤᱫᱩ ᱠᱟᱹᱱᱩ ᱵᱷᱚᱵᱚᱱ ᱨᱮ ᱛᱚ ᱦᱚᱸᱜᱼᱚᱭ ᱡᱮ ᱫᱟᱸᱥᱟᱭ ᱡᱤᱱᱤᱥ ᱟᱵᱚᱣᱟᱜ ᱵᱟᱹᱭ ᱵᱟᱹᱭᱛᱮ ᱟᱫ ᱪᱟᱞᱟᱜ ᱠᱟᱱᱟ ᱥᱮ ᱜᱩᱨᱩ ᱪᱮᱞᱟ ᱦᱚᱸᱠᱚ ᱢᱚᱦᱚᱨ ᱢᱮᱴᱟᱜ ᱠᱟᱱᱟ ᱱᱚᱣᱟ ᱫᱟᱸᱥᱟᱭ ᱵᱟᱨᱮᱛᱮ ᱛᱷᱚᱲᱟ ᱞᱟᱹᱭ ᱟᱵᱚᱱ ᱢᱮ ᱡᱮ ᱱᱚᱣᱟ ᱟᱵᱚᱣᱟᱜ ᱥᱚᱢᱟᱡᱽ ᱨᱮ ᱥᱟᱶᱛᱟ ᱨᱮ ᱛᱤᱱᱟᱹᱜ ᱜᱟᱱ ᱞᱟᱹᱠᱛᱤ ᱢᱮᱱᱟᱜᱼᱟ ᱥᱮ ᱱᱚᱣᱟ ᱨᱮᱱᱟᱜ ᱠᱟᱹᱢᱤ ᱦᱚᱨᱟ ᱠᱚ ᱦᱟᱸᱜ ᱦᱮᱸ ᱱᱚᱣᱟ ᱫᱚ ᱟᱹᱰᱤ ᱡᱚᱛᱷᱟᱛ ᱛᱮᱞᱟ ᱠᱟᱱᱟ ᱢᱮᱱᱠᱷᱟᱱ ᱱᱚᱣᱟ ᱫᱟᱸᱥᱟᱭ ᱫᱚ ᱦᱩᱭᱩᱜ ᱠᱟᱱᱟ ᱟᱵᱚ ᱫᱚ ᱵᱚᱸᱜᱟ ᱦᱚᱯᱚᱱ ᱠᱟᱱᱟ ᱵᱚᱱ ᱡᱟᱦᱟᱸᱭ ᱠᱚ ᱞᱟᱹᱞᱟᱹᱭ ᱠᱟᱱᱟ ᱡᱮ ᱟᱵᱚ ᱫᱚ ᱱᱚᱣᱟ ᱫᱷᱟᱹᱨᱛᱤ ᱯᱩᱨᱤ ᱨᱮᱵᱚᱱ ᱦᱮᱡ ᱟᱠᱟᱱᱟ ᱵᱚᱸᱜᱟ ᱵᱩᱨᱩ ᱟᱛᱮ ᱜᱮ ᱦᱮᱸ ᱦᱮᱸ ᱟᱨ ᱱᱚᱣᱟ ᱫᱟᱸᱥᱟᱭ ᱦᱚᱸ ᱵᱚᱸᱜᱟ ᱵᱩᱨᱩ ᱦᱟᱯᱲᱟᱣ ᱠᱟᱱ ᱛᱟᱵᱚᱱ ᱜᱮᱭᱟ ᱛᱚ ᱟᱨ ᱛᱚ ᱟᱹᱰᱤ ᱱᱟᱯᱟᱭ ᱠᱟᱛᱷᱟᱭ ᱞᱟᱹᱭᱟᱫ ᱵᱚᱱᱟ ᱛᱚ ᱛᱮᱦᱮᱧ ᱫᱚ ᱦᱟᱸᱜ ᱟᱯᱮ ᱫᱚ ᱚᱠᱚᱭ ᱠᱚ ᱦᱟᱸᱜ ᱯᱮ ᱦᱮᱡ ᱥᱮᱴᱮᱨ ᱠᱟᱱᱟ ᱛᱮᱦᱮᱧ ᱫᱚ ᱦᱮᱡ ᱠᱟᱱᱟᱭ ᱤᱧ ᱡᱷᱮᱴ ᱵᱤᱴᱤ ᱤᱱᱟᱹ ᱠᱟᱛᱮ ᱢᱟᱨᱟᱝ ᱡᱷᱮᱴ ᱵᱮᱴᱟ ᱛᱟᱭ ᱦᱩᱰᱤᱧ ᱵᱮᱴᱟ ᱦᱚᱸ ᱟᱪᱪᱷᱟ ᱩᱱᱤᱭᱟᱜ ᱧᱩᱛᱩᱢ ᱫᱚ ᱨᱚᱛᱷᱤᱱ ᱦᱟᱸᱥᱫᱟ ᱨᱚᱛᱷᱤᱱ ᱦᱟᱸᱥᱫᱟ ᱟᱪᱪᱷᱟ ᱛᱮᱦᱮᱧ ᱦᱟᱸᱜ ᱱᱩᱭ ᱢᱟᱱᱚᱛᱟᱱ ᱟᱹᱢᱤᱱ ᱦᱟᱸᱥᱫᱟ ᱜᱚᱢᱠᱮᱭᱟᱜ ᱚᱲᱟᱜ ᱠᱷᱚᱱ ᱦᱟᱸᱜ ᱚᱠᱚᱭ ᱠᱚ ᱦᱮᱡ ᱟᱠᱟᱱᱟ ᱱᱚᱣᱟ ᱦᱚᱸᱭ ᱞᱟᱹᱭ ᱟᱸᱡᱚᱢᱟᱜ ᱵᱚᱱᱟ ᱛᱚ ᱛᱮᱦᱮᱧ ᱱᱚᱰᱮ ᱦᱮᱡ ᱠᱟᱛᱮ ᱪᱮᱫ ᱞᱮᱠᱟ ᱵᱩᱡᱷᱟᱹᱜ ᱠᱟᱱᱟ ᱦᱟᱸᱜ ᱦᱮᱸ ᱵᱷᱟᱹᱜᱤ ᱜᱮ ᱵᱩᱡᱷᱟᱹᱜ ᱠᱟᱱᱟ ᱡᱮᱦᱮᱛᱩ ᱱᱚᱣᱟ ᱫᱚ ᱟᱭᱟᱜ ᱢᱟᱭᱟᱢ ᱥᱟᱞᱟᱜ ᱡᱚᱯᱲᱟᱣ ᱠᱟᱛᱮ ᱱᱚᱣᱟ ᱞᱟᱦᱟᱱᱛᱤ ᱵᱚᱭᱮᱥ ᱨᱮᱭᱟᱜ ᱡᱟᱱᱟᱢ ᱠᱚᱫᱚ ᱟᱨ ᱱᱚᱣᱟ ᱥᱟᱶᱛᱮ ᱢᱮᱱᱟᱭ ᱠᱟᱫᱮᱭᱟ ᱫᱤᱡᱮᱱ ᱠᱤᱥᱠᱩ ᱩᱱᱤ ᱫᱚ ᱢᱟᱢᱚ ᱠᱟᱱᱟᱭ ᱱᱩᱠᱤᱱ ᱫᱚᱠᱤᱱ ᱦᱩᱭᱩᱜ ᱠᱟᱱᱟ ᱟᱹᱭᱩᱨ ᱠᱤᱱ ᱚᱱᱟ ᱥᱟᱶᱛᱮ ᱱᱚᱰᱮ ᱢᱩᱨᱥᱤᱫᱟᱵᱟᱫᱽ ᱨᱮᱱ ᱟᱨᱚ ᱜᱟᱹᱠᱷᱩᱲᱤᱭᱟᱹ ᱱᱮᱛᱟ ᱠᱚ ᱠᱤᱱ ᱟᱹᱭᱩᱨ ᱞᱮᱫ ᱠᱚᱣᱟ ᱩᱱᱠᱩ ᱠᱚᱦᱚᱸ ᱩᱱᱠᱤᱱᱟᱜ ᱩᱭᱦᱟᱹᱨ ᱫᱤᱥᱟᱹ ᱛᱮ ᱱᱚᱜᱼᱚᱭ ᱡᱮ ᱠᱤᱱ ᱩᱭᱦᱟᱹᱨ ᱫᱚᱦᱚ ᱟᱠᱟᱫᱟ ᱦᱮᱯᱨᱟᱣ ᱡᱟᱣ ᱥᱮᱨᱢᱟ ᱜᱮ ᱱᱚᱣᱟ ᱫᱚᱠᱚ ᱥᱤᱛᱤᱝ ᱟᱹᱜᱩᱭᱮᱫᱟ ᱟᱨ ᱡᱟᱦᱟᱸ ᱛᱤᱥᱚᱜ ᱵᱟᱲᱮ ᱱᱚᱝᱠᱟ ᱜᱮᱠᱚ ᱥᱤᱛᱤᱝ ᱥᱮᱴᱮᱨ ᱫᱟᱲᱮᱭᱟᱜ ᱟᱵᱚ ᱛᱟᱞᱟ ᱨᱮ ᱱᱚᱣᱟ ᱜᱮ ᱤᱧ ᱟᱨᱫᱟᱥ ᱤᱧ ᱟᱥ ᱤᱧ ᱫᱚᱦᱚᱭᱮᱫᱼᱟ

ᱧᱟᱯᱟᱢ ᱟᱠᱟᱱᱟ ᱩᱱᱠᱩ ᱥᱟᱶ ᱫᱚ ᱟᱪᱪᱷᱟ ᱵᱮᱥ ᱟᱹᱰᱤ ᱟᱹᱰᱤ ᱥᱟᱨᱦᱟᱣ ᱟᱵᱚᱨᱮᱱ ᱱᱩᱭ ᱢᱟᱱᱚᱛᱤᱭᱟᱹ ᱡᱟᱦᱟᱸᱭ ᱫᱚ ᱟᱹᱢᱤᱱ ᱦᱟᱸᱥᱫᱟ ᱜᱚᱢᱠᱮ ᱨᱮᱱ ᱢᱟᱨᱟᱝ ᱤᱡ ᱡᱮᱴ ᱵᱤᱴᱤ ᱱᱩᱭ ᱡᱟᱦᱟᱸ ᱛᱮᱦᱮᱧ ᱫᱚ ᱟᱵᱚᱨᱮᱱ ᱵᱚᱸᱜᱟ ᱛᱟᱞᱟ ᱟᱹᱢᱤᱱ ᱦᱟᱸᱥᱫᱟ ᱜᱚᱢᱠᱮ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱥᱟᱶᱛᱮ ᱡᱚᱯᱲᱟᱣ ᱮ ᱛᱟᱦᱮᱸ ᱠᱟᱱᱟ ᱩᱱᱤᱭᱟᱜ ᱡᱟᱦᱟᱸ ᱩᱱᱤᱭᱟᱜ ᱠᱟᱹᱢᱤ ᱦᱚᱨᱟ ᱨᱮᱱᱟᱜ ᱡᱟᱦᱟᱸ ᱱᱟᱜᱟᱢ ᱠᱚ ᱛᱟᱦᱮᱸ ᱠᱟᱱᱟ ᱚᱱᱟ ᱠᱚᱭ ᱞᱟᱹᱭ ᱟᱸᱡᱚᱢᱟᱜ ᱵᱚᱱᱟ ᱚᱱᱟ ᱞᱮᱠᱟᱛᱮ ᱟᱵᱚ ᱯᱟᱦᱴᱟ ᱥᱮᱫ ᱠᱷᱚᱱ ᱥᱟᱭ ᱥᱟᱭ ᱥᱟᱨᱦᱟᱣ ᱵᱚᱱ ᱪᱟᱞ ᱟᱭᱟ ᱟᱪᱪᱷᱟ ᱡᱚᱦᱟᱨ ᱜᱮ ᱪᱚᱞᱚ ᱡᱚᱦᱟᱨ ᱜᱮ ᱟᱨᱦᱚᱸ ᱚᱱᱠᱟ ᱜᱮ ᱦᱟᱸᱜ ᱢᱤᱫ ᱢᱟᱱᱚᱛᱤᱭᱟᱹ ᱵᱚᱱ ᱧᱟᱢ ᱠᱟᱫᱮᱭᱟ ᱟᱪᱪᱷᱟ ᱡᱚᱦᱟᱨ ᱜᱮ ᱡᱚᱦᱟᱨ ᱜᱮ ᱵᱟᱹᱵᱩ ᱟᱪᱪᱷᱟ ᱩᱯᱨᱩᱢ ᱫᱚ ᱤᱧᱟᱹᱜ ᱧᱩᱛᱩᱢ ᱫᱚ ᱠᱨᱤᱥᱱᱟ ᱠᱤᱥᱠᱩ ᱱᱤᱭᱟᱹ ᱯᱟᱥᱮᱨ ᱟᱹᱛᱩ ᱠᱷᱚᱭᱨᱟᱜᱟᱹᱪᱷᱤ ᱟᱹᱛᱩ ᱨᱮᱱ ᱚᱲᱟᱜ ᱛᱤᱧ ᱤᱧᱟᱹᱜ ᱫᱚ ᱟᱪᱪᱷᱟ ᱦᱚᱸᱜᱼᱚᱭ ᱛᱤᱦᱤᱧ ᱡᱮ ᱱᱚᱣᱟ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱥᱮ ᱟᱹᱫᱤᱵᱟᱹᱥᱤ ᱥᱟᱶᱛᱟ ᱥᱮ ᱞᱟᱠᱪᱟᱨ ᱥᱮᱢᱞᱮᱫ ᱠᱷᱚᱱ ᱛᱤᱦᱤᱧ ᱱᱚᱣᱟ ᱱᱚᱵᱚᱜᱨᱟᱢ ᱛᱷᱟᱱᱟ ᱨᱮᱱᱟᱜ ᱯᱚᱨᱥᱚᱱᱰᱟ ᱢᱳᱲ ᱨᱮ ᱥᱤᱫᱩ ᱠᱟᱹᱱᱦᱩ ᱵᱷᱚᱵᱚᱱ ᱨᱮ ᱡᱟᱦᱟᱸ ᱫᱟᱸᱥᱟᱭ ᱮᱯᱮᱥᱮᱫ ᱱᱚᱝᱠᱟᱱ ᱟᱠᱷᱲᱟ ᱥᱟᱵ ᱥᱟᱯᱲᱟᱣ ᱦᱩᱭ ᱠᱟᱱᱟ ᱛᱚ ᱱᱚᱰᱮ ᱦᱮᱡ ᱠᱟᱛᱮᱫ ᱪᱮᱫ ᱞᱮᱠᱟ ᱵᱩᱡᱷᱟᱹᱜ ᱠᱟᱱᱟ ᱦᱮᱸ ᱵᱮᱥ ᱜᱮ ᱡᱟᱣ ᱥᱮᱨᱢᱟ ᱜᱤᱧ ᱦᱤᱡᱩᱜ ᱜᱮᱭᱟ ᱡᱟᱣ ᱥᱮᱨᱢᱟ ᱜᱮ ᱦᱩᱭᱩᱜᱼᱟ ᱱᱤᱭᱟᱹ ᱜᱟᱶᱛᱟ ᱠᱷᱚᱱ ᱠᱚ ᱠᱚᱨᱟᱣᱟ ᱱᱮᱥ ᱫᱚ ᱯᱚᱞᱥᱚᱱᱰᱟ ᱨᱮ ᱦᱩᱭᱩᱜ ᱠᱟᱱᱟ ᱟᱜᱮᱨ ᱫᱚᱢ ᱫᱚ ᱦᱩᱭᱱᱟ ᱪᱚᱴ ᱫᱤᱜᱷᱤ ᱚᱱᱠᱟ ᱟᱪᱪᱷᱟ ᱵᱮᱥ ᱟᱫᱚ ᱦᱚᱸᱜᱼᱚᱭ ᱡᱮ ᱱᱤᱛᱚᱜ ᱟᱵᱚᱣᱟᱜ ᱱᱚᱣᱟ ᱫᱟᱸᱥᱟᱭ ᱦᱟᱸᱜ ᱟᱵᱚᱣᱟᱜ ᱥᱚᱢᱟᱡᱽ ᱨᱮᱱᱟᱜ ᱢᱤᱫᱴᱮᱱ ᱚᱝᱥᱚ ᱠᱟᱱᱟ ᱥᱮ ᱚᱝᱜᱚ ᱠᱟᱱᱟ ᱛᱚ ᱱᱚᱣᱟ ᱦᱟᱸᱜ ᱱᱤᱛᱚᱜ ᱟᱜ ᱯᱚᱨᱤᱥᱛᱷᱤᱛᱤ ᱪᱮᱫ ᱞᱮᱠᱟ ᱱᱚᱣᱟ ᱛᱷᱚᱲᱟ ᱞᱟᱹᱭ ᱵᱚᱱ ᱢᱮ ᱦᱮᱸ ᱟᱵᱚ ᱱᱤᱭᱟᱹ ᱠᱚᱨᱮ ᱢᱟ ᱱᱤᱭᱟᱹ ᱯᱚᱨᱤᱥᱛᱷᱤᱛᱤ ᱟᱹᱰᱤ ᱵᱟᱝ ᱵᱷᱟᱹᱜᱤᱭᱟ ᱵᱚᱞᱮ ᱠᱚᱢ ᱪᱟᱵᱟᱜ ᱠᱟᱱᱟ ᱟᱥᱛᱮ ᱟᱥᱛᱮ ᱛᱮ ᱟᱞᱮ ᱦᱚᱞᱟ ᱢᱟᱦᱫᱮᱨ ᱠᱷᱚᱱ ᱜᱮᱞᱮ ᱟᱞᱳᱪᱚᱱᱟᱭᱮᱫᱟ ᱡᱮ ᱟᱵᱚ ᱱᱤᱭᱟᱹ ᱱᱟᱠᱷᱟ ᱫᱚ ᱟᱵᱚ ᱡᱮᱦᱮᱛᱩ ᱢᱟᱱᱮ ᱡᱚᱱᱚᱵᱚᱥᱚᱛᱤ ᱵᱚᱱ ᱠᱚᱢ ᱜᱮᱭᱟ ᱟᱹᱫᱤᱵᱟᱹᱥᱤ ᱦᱚᱲ ᱠᱚ ᱚᱱᱟ ᱠᱷᱟᱹᱛᱤᱨ ᱛᱮ ᱠᱚᱢ ᱪᱟᱵᱟᱜ ᱠᱟᱱᱟ ᱦᱟᱱᱛᱮ ᱫᱚᱠᱠᱷᱤᱱ ᱥᱮᱱ ᱫᱚ ᱟᱹᱰᱤ ᱨᱟᱹᱥᱠᱟᱹ ᱢᱮᱱᱟᱜᱼᱟ ᱟᱹᱰᱤ ᱨᱟᱹᱥᱠᱟᱹ ᱜᱮ ᱵᱩᱡᱷᱟᱹᱜᱼᱟ ᱚᱱᱟ ᱠᱚᱜᱮ ᱞᱮ ᱟᱞᱳᱪᱚᱱᱟᱭᱮᱫᱟ ᱛᱟᱦᱮᱱᱟ ᱟᱫᱚ ᱚᱱᱟ ᱞᱟᱹᱜᱤᱫ ᱛᱮ ᱟᱞᱮ ᱠᱚᱦᱚᱸ ᱵᱮᱥ ᱵᱟᱞᱮ ᱵᱩᱡᱷᱟᱹᱣᱮᱫᱟ ᱜᱤᱫᱽᱨᱟᱹ ᱠᱚ ᱵᱟᱞᱮ ᱦᱩᱞ ᱜᱩᱞᱟᱹᱣ ᱫᱟᱲᱮᱭᱟᱠᱚ ᱠᱟᱱᱟ ᱟᱪᱪᱷᱟ ᱱᱤᱛᱚᱜ ᱟᱵᱚᱣᱟᱜ ᱱᱚᱜᱼᱚᱭ ᱡᱮ ᱥᱚᱢᱟᱡᱽ ᱵᱟᱹᱭ ᱵᱟᱹᱭ ᱛᱮ ᱞᱤᱪᱟᱹᱲ ᱥᱮᱫ ᱜᱮ ᱪᱟᱞᱟᱜ ᱠᱟᱱᱟ ᱛᱚ ᱱᱚᱣᱟ ᱥᱚᱢᱟᱡᱽ ᱥᱟᱶᱛᱟ ᱟᱵᱚ ᱪᱤᱠᱟᱹ ᱛᱮᱵᱚᱱ ᱞᱟᱦᱟᱭᱟ ᱥᱮ ᱟᱵᱚ ᱨᱮᱱ ᱡᱮ ᱜᱤᱫᱟᱹᱨ ᱯᱤᱫᱟᱹᱨ ᱠᱚ ᱥᱮ ᱟᱵᱚᱨᱮᱱ ᱦᱚᱱ ᱦᱚᱯᱚᱱ ᱠᱚ ᱪᱮᱫ ᱞᱮᱠᱟ ᱛᱮᱵᱚᱱ ᱥᱮᱪᱮᱫ ᱞᱮᱠᱚ ᱠᱷᱟᱱ ᱦᱟᱸᱜ ᱩᱱᱠᱩ ᱱᱚᱝᱠᱟᱱ ᱡᱟᱭᱜᱟ ᱨᱮᱵᱚᱱ ᱟᱹᱜᱩ ᱫᱟᱲᱮᱭᱟᱠᱚᱣᱟ ᱥᱮ ᱟᱵᱚᱣᱟᱜ ᱥᱚᱢᱟᱡᱽ ᱨᱮᱱᱟᱜ ᱡᱟᱦᱟᱸ ᱠᱟᱛᱷᱟ ᱠᱚ ᱢᱮᱱᱟᱜᱼᱟ ᱱᱚᱣᱟ ᱠᱚ ᱪᱤᱠᱟᱹ ᱛᱮᱵᱚᱱ ᱵᱩᱡᱷᱟᱹᱣ ᱦᱚᱪᱚ ᱠᱚᱣᱟ ᱥᱮ ᱱᱚᱜᱼᱚᱭ ᱫᱟᱸᱥᱟᱭ ᱡᱮ ᱱᱤᱛᱚᱜ ᱟᱜ ᱥᱚᱢᱟᱡᱽ ᱨᱮ ᱪᱮᱫ ᱞᱮᱠᱟ ᱛᱮᱵᱚᱱ ᱪᱤᱠᱟᱹ ᱞᱮᱠᱷᱟᱱ ᱱᱚᱣᱟ ᱦᱟᱸᱜ ᱴᱷᱤᱠ ᱡᱟᱭᱜᱟ ᱨᱮ ᱥᱮᱴᱮᱨᱚᱜ ᱛᱟᱵᱚᱱᱟ ᱱᱚᱣᱟ ᱵᱟᱨᱮ ᱛᱮ ᱛᱷᱚᱲᱟ ᱞᱟᱹᱭ ᱢᱮ ᱱᱚᱰᱮᱱ ᱠᱚ ᱡᱩᱣᱟᱹᱱ ᱠᱚ ᱚᱞᱨᱮᱰᱤ ᱠᱟᱹᱢᱤ ᱦᱚᱨᱟ ᱠᱚ ᱥᱟᱵ ᱟᱠᱟᱫ ᱜᱮᱭᱟ ᱟᱹᱛᱩ ᱟᱹᱛᱩ ᱠᱚᱨᱢᱤ ᱥᱚᱵᱷᱟ ᱠᱚ ᱦᱩᱭ ᱦᱚᱪᱚᱭᱮᱫᱟ ᱮᱣᱟᱨᱱᱮᱥ ᱠᱚ ᱦᱩᱭ ᱦᱚᱪᱚᱭᱮᱫᱟ ᱢᱟᱹᱡᱷᱤ ᱯᱟᱨᱟᱱᱤᱠ ᱠᱚ ᱥᱟᱶᱛᱮ ᱜᱟᱞᱢᱟᱨᱟᱣ ᱠᱚ ᱦᱩᱭ ᱦᱚᱪᱚᱭᱮᱫᱟ ᱟᱵᱚᱣᱟᱜ ᱡᱮ ᱥᱟᱶᱛᱟ ᱨᱮᱱᱟᱜ ᱠᱟᱹᱢᱤ ᱠᱚ ᱵᱤᱥᱮᱥ ᱠᱚᱨᱮ ᱫᱟᱸᱥᱟᱭ ᱥᱮ ᱥᱟᱝᱥᱠᱨᱤᱛᱤᱠ ᱯᱨᱳᱜᱨᱟᱢ ᱜᱩᱞᱳ ᱚᱱᱟ ᱠᱚ ᱡᱮᱱᱚ ᱵᱟᱝ ᱢᱚᱦᱚᱨ ᱢᱮᱴᱟᱜ ᱛᱟᱵᱚᱱ ᱥᱮ ᱟᱨᱚ ᱡᱮᱱᱚ ᱡᱟᱹᱥᱛᱤ ᱡᱟᱹᱥᱛᱤ ᱠᱟᱭᱛᱮ ᱟᱵᱚᱣᱟᱜ ᱥᱚᱝᱥᱠᱨᱤᱛᱤ ᱵᱚᱱ ᱵᱟᱧᱪᱟᱣ ᱫᱚᱦᱚᱭ ᱛᱟᱵᱚᱱ ᱚᱱᱟ ᱞᱟᱹᱜᱤᱫ ᱛᱮ ᱡᱩᱣᱟᱹᱱ ᱠᱚ ᱟᱛᱳ ᱟᱛᱳ ᱠᱚ ᱫᱟᱬᱟᱱ ᱠᱟᱱ ᱜᱮᱭᱟ ᱱᱚᱣᱟ ᱞᱟᱹᱜᱤᱫ ᱛᱮ ᱤᱧ ᱦᱚᱸ ᱟᱹᱰᱤ ᱟᱹᱰᱤ ᱨᱟᱹᱥᱠᱟᱹᱧ ᱵᱩᱡᱷᱟᱹᱣᱟ ᱮᱵᱚᱝ ᱟᱹᱰᱤ ᱜᱚᱨᱚᱵᱤᱧ ᱵᱩᱡᱷᱟᱹᱣᱟ ᱟᱨᱦᱚᱸ ᱱᱟᱣᱟ ᱱᱤᱭᱟᱹ ᱠᱚ ᱟᱵᱚ ᱟᱹᱫᱤᱵᱟᱹᱥᱤ ᱠᱚᱨᱮᱱ ᱡᱚᱛᱚ ᱦᱚᱲ ᱴᱷᱮᱱ ᱟᱨᱦᱚᱸ ᱟᱺᱜᱤᱵᱟᱨᱤᱧ ᱮᱢᱟ ᱠᱚᱣᱟ ᱟᱨ ᱱᱮᱦᱚᱨᱤᱧ ᱫᱚᱦᱚᱭᱟ ᱡᱮ ᱱᱚᱝᱠᱟ ᱟᱵᱚᱣᱟᱜ ᱥᱟᱝᱥᱠᱨᱤᱛᱤᱠ ᱚᱱᱩᱥᱴᱷᱟᱱ ᱥᱮ ᱥᱟᱝᱥᱠᱨᱤᱛᱤᱠ ᱟᱵᱚᱣᱟᱜ ᱥᱟᱶᱛᱟ ᱨᱮᱱᱟᱜ ᱟᱹᱨᱤ ᱥᱟᱱᱟᱢ ᱡᱮᱱᱚ ᱡᱤᱣᱮᱫ ᱛᱟᱦᱮᱱ ᱛᱟᱵᱚᱱ ᱚᱱᱟ ᱡᱤᱣᱮᱫ ᱛᱟᱦᱮᱱ ᱞᱟᱹᱜᱤᱫ ᱛᱮ ᱜᱚᱜᱚ ᱵᱟᱵᱟ ᱮᱵᱚᱝ ᱡᱩᱣᱟᱹᱱ ᱠᱚ ᱠᱩᱲᱤ ᱠᱚᱲᱟ ᱠᱚ ᱡᱚᱛᱚ ᱦᱚᱲ ᱞᱟᱦᱟ ᱦᱤᱡᱩᱜ ᱛᱟᱵᱚᱱ ᱦᱩᱭᱩᱜ ᱛᱟᱵᱚᱱᱟ ᱵᱟᱧᱪᱟᱣ ᱞᱟᱹᱜᱤᱫ ᱛᱮ ᱟᱵᱚ ᱡᱚᱛᱚ ᱦᱚᱲ ᱠᱩᱨᱩᱢᱩᱴᱩᱭ ᱦᱩᱭᱩᱜ ᱛᱟᱵᱚᱱᱟ ᱚᱱᱟᱜᱮ ᱤᱧᱟᱹᱜ ᱡᱚᱛᱚ ᱦᱚᱲ ᱴᱷᱮᱱ ᱤᱧᱟᱹᱜ ᱱᱮᱦᱚᱨ ᱟᱪᱪᱷᱟ ᱦᱚᱸᱜᱼᱚᱭ ᱡᱮ ᱱᱤᱛᱚᱜ ᱥᱚᱢᱚᱭ ᱨᱮ ᱟᱹᱰᱤ ᱜᱟᱱ ᱦᱟᱸᱜ ᱯᱨᱟᱭ ᱯᱨᱚᱛᱤᱴᱤ ᱟᱹᱛᱩ ᱴᱚᱞᱟ ᱠᱷᱚᱱ ᱜᱮ ᱦᱟᱸᱜ ᱦᱚᱸᱜᱼᱚᱭ ᱡᱮ ᱫᱮᱵᱤ ᱧᱮᱞ ᱵᱚᱱ ᱪᱟᱞᱟᱜ ᱠᱟᱱᱟ ᱟᱪᱪᱷᱟ ᱱᱚᱣᱟ ᱫᱮᱵᱤ ᱡᱤᱱᱤᱥ ᱫᱚ ᱟᱵᱚᱣᱟᱜ ᱛᱤᱱᱟᱹᱜ ᱜᱟᱱ ᱠᱟᱱᱟ ᱦᱟᱸᱜ ᱥᱮ ᱱᱚᱣᱟ ᱵᱟᱨᱮ ᱛᱮ ᱦᱟᱸᱜ ᱛᱷᱚᱲᱟ ᱞᱟᱹᱭ ᱟᱵᱚᱱ ᱢᱮ ᱫᱮᱵᱤ ᱧᱮᱞ ᱨᱮᱱᱟᱜ ᱢᱟ ᱟᱭᱢᱟ ᱛᱚᱨᱠᱚ ᱵᱤᱛᱚᱨᱠᱚ ᱢᱮᱱᱟᱜ ᱠᱟᱜ ᱟᱵᱚᱣᱟᱜ ᱵᱟᱝ ᱠᱟᱱᱟ ᱱᱚᱣᱟ ᱞᱤᱭᱮ ᱟᱭᱢᱟ ᱨᱚᱠᱚᱢᱟᱜ ᱠᱚ ᱞᱟᱹᱭᱫᱟ ᱫᱤᱵᱩ ᱫᱚ ᱟᱵᱚ ᱨᱮᱱ ᱡᱮᱢᱚᱱ ᱩᱱᱤ ᱫᱩᱨᱜᱟᱹ ᱠᱚ ᱵᱚᱫᱮ ᱠᱟᱱᱟ ᱟᱵᱚ ᱨᱮᱱ ᱯᱟᱹᱦᱤᱞ ᱨᱮᱱ ᱠᱚ ᱞᱟᱹᱭᱟ ᱡᱮ ᱦᱩᱫᱩᱲ ᱫᱩᱨᱜᱟᱹᱭ ᱛᱟᱦᱮᱸ ᱠᱟᱱᱟ ᱟᱵᱚ ᱨᱮᱱ ᱚᱱᱟ ᱫᱚ ᱛᱤᱱᱟᱹᱜ ᱜᱟᱱ ᱥᱚᱴᱷᱤᱠᱟ ᱚᱱᱟ ᱤᱧ ᱦᱚᱸ ᱵᱟᱹᱧ ᱵᱟᱰᱟᱭᱟ ᱱᱮᱛᱟᱨ ᱠᱚᱜᱮ ᱢᱤᱰᱤᱭᱟ ᱠᱚᱨᱮ ᱧᱮᱞᱚᱜ ᱠᱟᱱᱟ ᱯᱟᱲᱦᱟᱣ ᱦᱚᱸᱞᱮ ᱯᱟᱲᱦᱟᱣ ᱮᱫᱟ ᱚᱱᱟ ᱞᱟᱹᱜᱤᱫ ᱛᱮ ᱛᱚᱨᱠᱚ ᱵᱤᱛᱚᱨᱠᱚ ᱦᱩᱭᱩᱜ ᱠᱟᱱ ᱜᱮᱭᱟ ᱢᱮᱱᱠᱷᱟᱱ ᱱᱤᱭᱟᱹ ᱟᱵᱚ ᱮᱢᱚᱱ ᱛᱟᱞᱟ ᱨᱮᱵᱚᱱ ᱵᱟᱥᱚᱜ ᱠᱟᱱᱟ ᱡᱮ ᱫᱤᱠᱩ ᱠᱚ ᱛᱟᱞᱟᱨᱮ ᱛᱟᱦᱚᱞᱮ ᱫᱤᱠᱩ ᱠᱚᱣᱟᱜ ᱠᱟᱞᱪᱟᱨ ᱫᱤᱠᱩ ᱠᱚᱣᱟᱜ ᱚᱱᱩᱥᱴᱷᱟᱱ ᱨᱮᱵᱚᱱ ᱥᱮᱞᱮᱫᱚᱜ ᱠᱟᱱᱟ ᱩᱱᱠᱩ ᱜᱮᱵᱚᱱ ᱚᱱᱩᱠᱚᱨᱚᱱᱮᱫ ᱠᱚᱣᱟ ᱢᱮᱱᱠᱷᱟᱱ ᱟᱵᱚᱣᱟᱜ ᱠᱟᱞᱪᱟᱨ ᱟᱵᱚᱣᱟᱜ ᱥᱟᱝᱥᱠᱨᱤᱛᱤ ᱟᱵᱚ ᱵᱟᱧᱪᱟᱣ ᱫᱚᱦᱚ ᱞᱟᱹᱜᱤᱫ ᱛᱮ ᱪᱮᱫ ᱪᱤᱠᱟᱹᱭ ᱦᱩᱭᱩᱜ ᱛᱟᱵᱚᱱᱟ ᱟᱵᱚ ᱦᱚᱸ ᱜᱟᱫᱮᱞ ᱦᱩᱭᱩᱜ ᱛᱟᱵᱚᱱᱟ ᱟᱵᱚᱣᱟᱜ ᱨᱮ ᱩᱱᱠᱩ ᱫᱤᱠᱩ ᱵᱚᱱ ᱮᱴᱨᱟᱠᱥᱮᱱ ᱫᱟᱲᱮ ᱟᱠᱚᱣᱟ ᱚᱱᱠᱟᱱᱟᱜ ᱵᱟᱵᱚᱱ ᱵᱟᱵᱚᱱ ᱟᱹᱜᱩ ᱫᱟᱲᱮᱭᱟᱜ ᱠᱟᱱᱟ ᱠᱚᱨᱢᱚ ᱥᱩᱪᱤ ᱵᱟᱵᱚᱱ ᱟᱹᱜᱩ ᱫᱟᱲᱮᱭᱟᱜ ᱠᱟᱱᱟ ᱟᱫᱚ ᱟᱪᱪᱷᱟ ᱢᱟᱱᱚᱛᱤ ᱱᱚᱜᱼᱚᱭ ᱛᱤᱦᱤᱧ ᱡᱮ ᱱᱚᱣᱟ ᱛᱟᱞᱟ ᱨᱮᱜᱮ ᱨᱚᱲ ᱨᱟᱠᱟᱵ ᱮᱱᱟ ᱦᱩᱫᱩᱲ ᱫᱩᱨᱜᱟᱹ ᱟᱫᱚ ᱱᱚᱣᱟ ᱦᱩᱫᱩᱲ ᱫᱩᱨᱜᱟᱹ ᱫᱚ ᱦᱟᱸᱜ ᱪᱮᱫ ᱞᱮᱠᱟ ᱵᱟᱝᱢᱟ ᱪᱤᱞᱤ ᱠᱟᱱᱟᱭ ᱟᱵᱚᱨᱮᱱ ᱥᱮ ᱱᱚᱣᱟ ᱡᱤᱱᱤᱥ ᱵᱟᱨᱮ ᱛᱮ ᱦᱟᱸᱜ ᱛᱷᱚᱲᱟ ᱛᱤᱱᱟᱹᱜ ᱜᱟᱱ ᱵᱟᱲᱟᱭ ᱢᱮᱱᱟᱜᱼᱟ ᱦᱮᱸ ᱛᱷᱚᱲᱟ ᱜᱟᱱ ᱡᱮᱴᱩᱠᱩ ᱢᱤᱰᱤᱭᱟ ᱠᱚᱨᱮ ᱵᱚᱱ ᱧᱮᱞ ᱞᱮᱫᱟᱹᱧ ᱚᱱᱟ ᱠᱚᱜᱮ ᱤᱧ ᱫᱚᱧ ᱵᱟᱰᱟᱭᱟ ᱡᱮᱴᱩᱠᱩ ᱵᱮᱥᱤ ᱫᱚ ᱵᱟᱹᱧ ᱵᱟᱰᱟᱭᱟ ᱛᱚᱨᱠᱚ ᱵᱤᱛᱚᱨᱠᱚ ᱨᱮ ᱢᱮᱱᱟᱜ ᱠᱟᱫᱟ ᱚᱱᱟ ᱠᱷᱟᱹᱛᱤᱨ ᱛᱮ ᱡᱟᱹᱥᱛᱤ ᱟᱨᱠᱤ ᱵᱟᱹᱧ ᱢᱮᱱ ᱫᱟᱲᱮᱭᱟᱜᱼᱟ ᱡᱮ ᱦᱩᱫᱩᱲ ᱫᱩᱨᱜᱟᱹ ᱠᱚ ᱞᱟᱹᱭᱟ ᱡᱮ ᱯᱟᱹᱦᱤᱞ ᱫᱚ ᱟᱵᱚ ᱨᱮᱱ ᱡᱮᱴᱟ ᱩᱱᱤ ᱢᱚᱦᱤᱥᱟᱥᱩᱨ ᱵᱚᱫᱷ ᱥᱟᱛᱮᱜ ᱡᱮᱢᱚᱱ ᱢᱮᱱᱟᱜ ᱠᱟᱫᱟ ᱡᱮᱢᱚᱱ ᱨᱟᱵᱚᱱᱟᱜ ᱜᱚᱞᱯᱚ ᱥᱟᱛᱮᱜ ᱢᱮᱱᱟᱜ ᱠᱟᱫᱟ ᱚᱱᱟ ᱞᱮᱠᱟᱜᱮ ᱥᱮᱢ ᱱᱟᱹᱠᱤ ᱢᱤᱫᱴᱮᱱ ᱫᱩᱨᱜᱟᱹᱭ ᱛᱟᱦᱮᱸ ᱠᱟᱱᱟ ᱩᱱᱤ ᱫᱚ ᱟᱵᱚ ᱨᱮᱱ ᱟᱨᱟᱫᱷᱟ ᱫᱮᱵᱚᱛᱟᱭ ᱛᱟᱦᱮᱸ ᱠᱟᱱᱟ ᱩᱱᱤ ᱦᱩᱫᱩᱲ ᱫᱩᱨᱜᱟᱹ ᱫᱚ ᱟᱫᱚ ᱩᱱᱤ ᱫᱤᱠᱩ ᱠᱚᱠᱚ ᱟᱵᱚ ᱵᱚᱫᱷ ᱠᱮᱫᱮᱭᱟ ᱠᱚ ᱚᱱᱟ ᱜᱮ ᱡᱮᱴᱟ ᱧᱮᱞᱚᱜ ᱠᱟᱱᱟ ᱫᱩᱨᱜᱟᱹ ᱡᱮᱴᱟᱭ ᱵᱚᱫᱷ ᱟᱠᱟᱫᱮᱭᱟ ᱢᱚᱦᱤᱥᱟᱥᱩᱨ ᱩᱱᱤ ᱜᱮ ᱦᱩᱫᱩᱲ ᱫᱩᱨᱜᱟᱹ ᱵᱚᱫᱷ ᱠᱟᱛᱮ ᱮᱭ ᱴᱩᱠᱩ ᱟᱨᱠᱤ ᱵᱮᱥᱤ ᱫᱚ ᱴᱷᱤᱠ ᱵᱟᱹᱧ ᱵᱟᱰᱟᱭᱟ ᱟᱨᱠᱤ ᱟᱪᱪᱷᱟ ᱟᱭᱢᱟ ᱟᱭᱢᱟ ᱥᱟᱨᱦᱟᱣ ᱢᱟᱱᱚᱛᱤᱭᱟᱹ ᱛᱮᱦᱮᱧ ᱦᱟᱸᱜ ᱱᱚᱜᱼᱚᱭ ᱟᱹᱰᱤ ᱜᱟᱱ ᱦᱟᱸᱜ ᱫᱟᱸᱥᱟᱭ ᱤᱫᱤ ᱠᱟᱛᱮ ᱥᱮ ᱱᱚᱜᱼᱚᱭ ᱡᱟᱦᱟᱸ ᱛᱮᱦᱮᱧ ᱱᱚᱰᱮ ᱱᱚᱣᱟ ᱱᱚᱵᱚᱜᱨᱟᱢ ᱛᱷᱟᱱᱟ ᱨᱮᱱᱟᱜ ᱴᱷᱤᱠ ᱥᱤᱫᱩ ᱠᱟᱹᱱᱦᱩ ᱵᱷᱚᱵᱚᱱ ᱨᱮ ᱡᱟᱦᱟᱸ ᱫᱟᱸᱥᱟᱭ ᱫᱟᱬᱟ ᱧᱟᱯᱟᱢ ᱟᱠᱷᱲᱟ ᱱᱚᱣᱟ ᱨᱮ ᱥᱮᱴᱮᱨ ᱠᱟᱛᱮ ᱦᱟᱸᱜ ᱡᱟᱦᱟᱸ ᱟᱹᱰᱤ ᱜᱟᱱ ᱟᱭᱢᱟ ᱨᱚᱠᱚᱢ ᱥᱟᱸᱫᱮᱥᱮ ᱞᱟᱹᱭᱟᱫ ᱵᱚᱱᱟ ᱡᱚᱛᱚ ᱨᱚᱠᱚᱢᱟᱜ ᱜᱮ ᱱᱩᱭᱮ ᱜᱟᱞᱚᱪ ᱛᱤᱭᱟᱹᱜ ᱠᱟᱜ ᱵᱚᱱᱟ ᱚᱱᱟ ᱞᱮᱠᱟᱛᱮ ᱟᱵᱚ ᱯᱟᱦᱴᱟ ᱥᱮᱫ ᱠᱷᱚᱱ ᱥᱟᱭ ᱥᱟᱭ ᱥᱟᱨᱦᱟᱣ ᱵᱚᱱ ᱪᱟᱞᱟ ᱟᱪᱪᱷᱟ ᱦᱮᱸ ᱟᱭᱢᱟ ᱟᱭᱢᱟ ᱥᱟᱨᱦᱟᱣ